ᱥᱟᱱᱟᱢ ᱠᱚ ᱡᱚᱦᱟᱨ ᱜᱮ ᱛᱟᱵᱚ ᱤᱧ ᱜᱮ ᱯᱷᱟᱹᱜᱩ ᱠᱤᱥᱠᱩ ᱟᱨ ᱛᱮᱦᱮᱧᱟᱜ ᱵᱞᱚᱜ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱟᱦᱮᱱ ᱠᱟᱱᱟ ᱛᱚ ᱜᱟᱛᱮ ᱠᱚ ᱛᱮᱦᱮᱧ ᱫᱚ ᱱᱟᱦᱟᱜ ᱨᱚᱡᱚ ᱵᱟᱥᱠᱮ ᱡᱷᱟᱲᱠᱷᱚᱸᱰ ᱫᱤᱥᱚᱢ ᱥᱮᱫ ᱪᱟᱞᱟᱣ ᱦᱩᱭᱩᱜ ᱠᱟᱱᱟ ᱧᱩᱛᱩᱢᱟᱱ ᱯᱟᱛᱟ ᱦᱩᱭᱩᱜᱼᱟ ᱦᱤᱨᱱᱟᱹ ᱯᱟᱛᱟ ᱥᱩᱨ ᱠᱚᱨᱮᱱ ᱫᱚ ᱵᱟᱲᱟᱭ ᱜᱮᱭᱟᱵᱚᱱ ᱛᱚ ᱥᱟᱯᱲᱟᱜ ᱠᱟᱱᱟᱞᱮ ᱨᱮᱰᱤ ᱦᱩᱭ ᱜᱚᱫ ᱟᱠᱟᱱᱟ ᱦᱟᱸᱜ ᱞᱮ ᱛᱟᱵᱚᱱ ᱦᱮᱸᱪᱮ ᱟᱨ ᱱᱚᱛᱮ ᱨᱮ ᱱᱩᱱᱩᱭ ᱢᱤᱫᱴᱟᱝ ᱠᱚᱲᱟ ᱛᱟᱞᱮ ᱥᱟᱯᱲᱟᱜ ᱠᱟᱱᱟᱭ ᱢᱟᱥᱮ ᱠᱚᱭᱚᱜ ᱧᱚᱜ ᱢᱮ ᱵᱷᱚᱲᱡᱟ ᱵᱚᱦᱩᱛ ᱠᱷᱟᱛᱨᱟᱭ ᱪᱚᱥᱢᱟ ᱠᱟᱱᱟ ᱦᱮᱸᱪᱮ ᱟᱨᱦᱚᱸ ᱢᱮᱱᱟᱜ ᱠᱚ ᱮᱱᱠᱷᱟᱱ ᱵᱟᱨ ᱯᱮ ᱦᱚᱲ ᱛᱟᱞᱮ ᱦᱮᱸᱪᱮ ᱟᱨ ᱫᱮᱞᱟ ᱵᱚᱱ ᱵᱞᱚᱜ ᱨᱮ ᱡᱚᱲᱟᱣ ᱛᱟᱦᱮᱱ ᱢᱟ ᱱᱟᱜ ᱦᱟᱹᱨᱱᱟᱹᱯᱚᱛᱮᱧ ᱧᱮᱞ ᱧᱚᱜ ᱦᱚᱪᱚ ᱵᱚᱱᱟ ᱦᱮᱸ ᱜᱟᱛᱮ ᱠᱚ ᱱᱤᱛᱚᱜ ᱦᱟᱹᱨᱱᱟᱹᱯᱚᱛᱮ ᱪᱟᱞᱟᱜ ᱦᱩᱭᱩᱜ ᱠᱟᱱᱟ ᱟᱨ ᱨᱟᱥᱛᱟ ᱨᱮ ᱦᱟᱯᱮ ᱢᱮᱱᱟᱜ ᱟᱠᱟᱫ ᱞᱮᱭᱟ ᱛᱟᱵᱚᱱ ᱟᱨ ᱵᱟᱨ ᱦᱚᱲ ᱯᱮ ᱦᱚᱲ ᱫᱚᱠᱚ ᱢᱟᱲᱟᱝ ᱟᱠᱟᱱᱟ ᱛᱟᱞᱮ ᱟᱨ ᱵᱟᱨ ᱦᱚᱲ ᱱᱚᱛᱮ ᱨᱮᱞᱤᱧ ᱪᱟᱞᱟᱜ ᱠᱟᱱᱟ ᱢᱟᱥᱮ ᱵᱚᱱ ᱦᱟᱭ ᱧᱚᱜ ᱵᱤᱱ ᱦᱟᱭ ᱟᱹᱞᱤᱧ ᱵᱟᱨ ᱦᱚᱲᱞᱤᱧ ᱡᱚᱴᱟᱣ ᱠᱟᱱᱟ ᱟᱨ ᱯᱮ ᱦᱚᱲ ᱫᱚᱠᱚ ᱢᱟᱲᱟᱝ ᱟᱠᱟᱱᱟ ᱛᱟᱞᱮ ᱟᱨ ᱱᱚᱛᱮ ᱵᱩᱨᱩ ᱡᱟᱦᱟᱸ ᱵᱟᱢᱚᱱ ᱡᱷᱟᱹᱨᱤ ᱵᱚᱱ ᱢᱮᱛᱟ ᱠᱟᱜᱼᱟ ᱚᱱᱟ ᱜᱷᱟᱹᱴᱤ ᱞᱤᱧ ᱥᱮᱴᱮᱨ ᱟᱠᱟᱱᱟ ᱟᱫᱚ ᱱᱚᱛᱮ ᱞᱤᱧ ᱡᱤᱨᱟᱹᱣ ᱧᱚᱜ ᱠᱟᱱᱟ ᱛᱟᱵᱚᱱ ᱟᱬᱜᱚ ᱧᱚᱜ ᱠᱟᱱᱟᱞᱤᱧ ᱱᱚᱣᱟ ᱫᱚ ᱵᱟᱢᱚᱱ ᱜᱷᱟᱹᱴᱤ ᱫᱚᱠᱚ ᱢᱮᱛᱟᱜᱼᱟ ᱵᱟᱢᱚᱱ ᱜᱷᱟᱹᱴᱤ ᱢᱮᱱᱮᱫᱼᱟ ᱥᱚᱨᱤ ᱵᱟᱢᱚᱱ ᱡᱷᱟᱹᱨᱤ ᱵᱩᱨᱩ ᱡᱷᱟᱲᱠᱷᱚᱸᱰ ᱨᱮ ᱵᱚᱰᱚᱨ ᱱᱟᱦᱟᱜ ᱦᱮᱸᱥᱮ ᱡᱟᱦᱟᱸ ᱳᱰᱤᱥᱟ ᱠᱷᱚᱱ ᱠᱨᱚᱥᱚᱜ ᱡᱚᱦᱚᱜ ᱡᱷᱟᱲᱠᱷᱚᱸᱰ ᱦᱟᱭᱱᱟ ᱯᱟᱛᱟ ᱪᱟᱞᱟᱜ ᱡᱚᱦᱚᱜ ᱧᱟᱢᱚᱜᱼᱟ ᱥᱩᱨ ᱦᱚᱲ ᱠᱚᱫᱚ ᱵᱟᱰᱟᱭ ᱜᱮᱭᱟᱵᱚᱱ ᱦᱮᱸᱥᱮ ᱛᱚ ᱟᱹᱰᱤ ᱢᱟᱨᱟᱝ ᱵᱩᱨᱩ ᱢᱮᱱᱟᱜᱼᱟ ᱦᱟᱱᱮ ᱦᱟᱱᱛᱮ ᱦᱟᱱᱛᱮ ᱠᱚ ᱛᱟᱹᱞᱤᱧ ᱟᱬᱜᱚ ᱧᱚᱜ ᱜᱚᱫ ᱟᱠᱟᱱᱟ ᱦᱮᱸᱥᱮ ᱟᱨ ᱛᱚ ᱫᱮᱞᱟ ᱵᱚᱱ ᱧᱮᱞᱟᱵᱚᱱ ᱦᱟᱸᱜ ᱯᱟᱛᱟ ᱨᱮ ᱪᱮᱫ ᱞᱮᱠᱟ ᱡᱟᱢᱠᱟᱜ ᱠᱟᱱᱟ ᱛᱟᱵᱚ ᱵᱞᱚᱜᱽ ᱨᱮ ᱠᱚᱱᱴᱤᱱᱤᱭᱩ ᱛᱟᱦᱮᱱ ᱢᱟ

ᱯᱟᱛᱟ ᱥᱮᱫ ᱫᱚ ᱫᱤᱱᱟᱹᱢ ᱱᱤᱛᱚᱜ ᱱᱤᱛᱚᱜ ᱥᱮᱱᱚᱜ ᱱᱟᱞᱮ ᱞᱮ ᱡᱤᱨᱟᱹᱣ ᱵᱟᱲᱟ ᱧᱚᱜ ᱞᱮᱱᱟ ᱨᱟᱥᱛᱟ ᱠᱚ ᱡᱟᱦᱟᱸ ᱞᱮ ᱦᱤᱡᱩᱜᱼᱟ ᱛᱟᱦᱮᱱ ᱯᱟᱛᱟ ᱡᱚᱠᱷᱚᱱ ᱜᱤᱫᱽᱨᱟᱹ ᱠᱷᱚᱱᱟᱜ ᱛᱟᱦᱮᱱ ᱱᱚᱣᱟ ᱨᱟᱥᱛᱟ ᱫᱚ ᱚᱱᱠᱟ ᱰᱟᱢ ᱜᱚᱴᱟ ᱫᱷᱤᱨᱤ ᱠᱚ ᱚᱰᱚᱠ ᱠᱚᱜᱼᱟ ᱪᱮᱫ ᱠᱚ ᱪᱮᱠᱟ ᱠᱚᱜᱼᱟ ᱟᱨ ᱚᱱᱠᱟ ᱯᱩᱨᱟᱹ ᱡᱷᱟᱲᱠᱷᱚᱸᱰ ᱨᱤᱱᱤᱡ ᱥᱚᱨᱠᱟᱨ ᱩᱱᱟᱹᱜ ᱱᱚᱛᱮ ᱵᱟᱭ ᱫᱷᱮᱭᱟᱱ ᱧᱚᱜᱟᱜ ᱠᱟᱱᱟ ᱯᱟᱞᱮᱱ ᱱᱚᱜᱼᱚᱭ ᱱᱤᱛᱚᱜ ᱫᱚ ᱦᱟᱸᱜ ᱥᱮᱴᱮᱨ ᱮᱱᱟ ᱦᱚᱭᱛᱳ ᱜᱟᱛᱮ ᱠᱚ ᱱᱤᱛᱚᱜ ᱦᱟᱸᱜ ᱯᱮ ᱯᱟᱛᱟ ᱥᱮᱫ ᱞᱮ ᱪᱟᱞᱟᱜ ᱠᱟᱱᱟ ᱮᱱᱟᱝ ᱨᱮᱞᱮ ᱥᱮᱴᱮᱨ ᱟᱠᱟᱱᱟ ᱢᱟᱢᱚ ᱚᱲᱟᱜ ᱱᱟᱦᱟᱜ ᱵᱚᱞᱚ ᱛᱟᱨᱟ ᱦᱩᱭ ᱞᱮᱱᱟ ᱟᱫᱚ ᱪᱟᱞᱟᱜ ᱠᱟᱱᱟ ᱱᱟᱦᱟᱜ ᱞᱮ ᱱᱤᱛᱚᱜ ᱜᱟᱹᱰᱤ ᱠᱚᱫᱚ ᱢᱟᱢᱚ ᱚᱲᱟᱜ ᱨᱮᱞᱮ ᱵᱟᱹᱜᱤᱭᱟᱫᱼᱟ ᱛᱚ ᱛᱟᱲᱟᱢ ᱛᱮᱞᱮ ᱪᱟᱞᱟᱜ ᱠᱟᱱᱟ ᱵᱟᱹᱫᱽ ᱟᱲᱮᱛᱮ ᱢᱮᱱ ᱨᱳᱰ ᱱᱟᱦᱟᱜ ᱥᱮᱴᱮᱨᱚᱜᱼᱟ ᱟᱨ ᱯᱩᱱ ᱢᱚᱬᱮ ᱦᱚᱲ ᱜᱟᱱ ᱞᱮ ᱡᱚᱴᱟᱣ ᱠᱟᱱᱟ ᱩᱱᱠᱩ ᱛᱟᱞᱮ ᱠᱚ ᱛᱟᱲᱟᱢ ᱟᱠᱟᱜᱼᱟ ᱧᱩᱛ ᱤᱫᱤ ᱜᱚᱫᱚᱜ ᱠᱟᱱᱟ ᱥᱮ ᱱᱟᱦᱟᱜ ᱧᱩᱛ ᱧᱮᱞ ᱜᱮ ᱢᱚᱡᱟᱜᱼᱟ ᱫᱤᱱ ᱵᱮᱲᱟ ᱢᱟ ᱟᱹᱰᱤ ᱥᱚᱠᱛᱚ ᱩᱫᱽᱜᱟᱹᱨ ᱠᱟᱱᱟ ᱟᱫᱚ ᱱᱤᱛᱚᱜ ᱟᱞᱮ ᱫᱚ ᱟᱹᱭᱩᱵ ᱟᱹᱭᱩᱵ ᱞᱮ ᱧᱮᱞᱟ ᱢᱚᱡᱟᱜᱼᱟ ᱱᱩᱠᱩ ᱛᱟᱞᱮ ᱱᱩᱠᱩ ᱯᱟᱴᱱᱟᱨ

ᱜᱟᱛᱮ ᱠᱚ ᱱᱤᱛᱚᱜ ᱫᱚ ᱯᱩᱨᱟᱹ ᱯᱟᱛᱟ ᱱᱟᱦᱟᱜ ᱮᱱᱴᱨᱤ ᱦᱩᱭ ᱟᱠᱟᱱᱟ ᱛᱟᱵᱚᱱ ᱟᱨ ᱱᱚᱜᱼᱚ ᱱᱚᱝᱠᱟ ᱦᱚᱲ ᱠᱚᱵᱚᱱ ᱧᱮᱞ ᱫᱟᱲᱮᱭᱟᱠᱚ ᱠᱟᱱᱟ ᱚᱱᱟ ᱡᱟᱦᱟᱸ ᱯᱟᱹᱪᱷᱞᱟᱹ ᱥᱮᱫ ᱨᱮ ᱚᱱᱟ ᱜᱮᱰᱮ ᱜᱟᱹᱰᱤ ᱧᱮᱞᱚᱜ ᱠᱟᱱᱟ ᱚᱸᱰᱮ ᱱᱟᱦᱟᱜ ᱫᱮᱡᱚᱜ ᱨᱮᱱᱟᱜ ᱯᱞᱟᱱ ᱢᱮᱱᱟᱜᱼᱟ ᱛᱟᱵᱚᱱ ᱛᱚ ᱴᱤᱠᱮᱴ ᱠᱚ ᱠᱚᱴᱟᱣ ᱠᱟᱛᱮᱫ ᱪᱚᱞᱚ ᱱᱤᱛᱚᱜ ᱫᱚ ᱚᱱᱛᱮ ᱫᱮᱡᱚᱜ ᱦᱩᱭᱩᱜᱼᱟ ᱟᱨ ᱯᱚᱪᱟᱥ ᱴᱟᱠᱟ ᱠᱟᱛᱮᱫ ᱱᱟᱦᱟᱜ ᱵᱟᱝ ᱫᱚ ᱴᱤᱠᱮᱴ ᱞᱟᱜᱟᱜ ᱠᱟᱱᱟ ᱛᱚ ᱫᱮᱞᱟ ᱵᱚᱱ ᱞᱟᱭᱤᱱ ᱞᱟᱜᱟᱣ ᱞᱮᱱ ᱜᱮ ᱚᱱᱟ ᱜᱮᱰᱮ ᱜᱟᱹᱰᱤ ᱨᱮ ᱫᱮᱡ ᱠᱟᱛᱮᱫ ᱮᱱᱡᱚᱭ ᱧᱚᱜ ᱦᱩᱭᱩᱜᱼᱟ ᱛᱚ ᱞᱮᱴᱥ ᱜᱳ ᱫᱮᱞᱟ ᱵᱚᱱ ᱜᱟᱛᱮ ᱠᱚ ᱛᱚ ᱱᱟᱦᱟᱜ ᱞᱮ ᱫᱮᱡᱚᱜ ᱠᱟᱱᱟ ᱮᱱᱴᱨᱤ ᱠᱮᱜᱼᱟ ᱞᱮ ᱴᱤᱠᱮᱴ ᱠᱟᱛᱮᱫ ᱟᱨ ᱫᱮᱞᱟ ᱵᱚᱱ ᱜᱮᱰᱮ ᱜᱟᱹᱰᱤ ᱨᱮ ᱫᱩᱲᱩᱵ ᱧᱚᱜ ᱦᱩᱭᱩᱜᱼᱟ ᱠᱟᱹᱴᱤᱡ ᱱᱚᱝᱠᱟ ᱦᱚᱲ ᱠᱚ ᱯᱩᱨᱟᱹ ᱠᱚ ᱫᱮᱡ ᱟᱠᱟᱱᱟ ᱟᱨ ᱧᱤᱫᱟᱹ ᱱᱟᱦᱟᱜ ᱯᱩᱨᱟᱹ ᱮᱠᱫᱚᱢ ᱮᱱᱡᱚᱭ ᱮᱜᱼᱟ ᱞᱮ ᱦᱟᱯᱮ ᱱᱩᱠᱩ ᱟᱞᱮ ᱜᱨᱩᱯ ᱛᱟᱞᱮ ᱯᱟᱨᱴᱱᱟᱨ ᱛᱚ ᱱᱚᱰᱮ ᱫᱩᱲᱩᱵ ᱦᱩᱭᱩᱜᱼᱟ

ᱛᱚ ᱵᱟᱹᱧ ᱵᱷᱤᱰᱤᱭᱳ ᱞᱟᱜᱼᱟ ᱛᱟᱵᱚᱱ ᱛᱚ ᱱᱚᱜᱼᱚᱱᱟ ᱥᱟᱢᱟᱱ ᱠᱚᱧ ᱫᱮᱠᱷᱟᱣ ᱟᱯᱮ ᱠᱟᱱᱟ ᱱᱚᱝᱠᱟ ᱵᱷᱤᱲ ᱠᱚ ᱦᱚᱲ ᱠᱚ ᱥᱟᱢᱟᱱ ᱠᱚᱠᱚ ᱠᱤᱨᱤᱧᱮᱜᱼᱟ ᱟᱨ ᱱᱚᱣᱟ ᱫᱚ ᱛᱟᱵᱚᱱ ᱡᱟᱦᱟᱸ ᱦᱟᱹᱨᱱᱟᱹ ᱢᱚᱱᱫᱤᱨ ᱠᱚ ᱢᱮᱛᱟᱜᱟᱜ ᱠᱟᱱᱟ ᱱᱚᱣᱟ ᱦᱟᱹᱨᱱᱟᱹ ᱢᱚᱱᱫᱤᱨ ᱠᱟᱱᱟ ᱛᱚ ᱵᱷᱤᱛᱨᱤ ᱫᱚ ᱱᱟᱦᱟᱜ ᱵᱟᱞᱮ ᱵᱚᱞᱚᱱ ᱠᱟᱱᱟ ᱱᱚᱜᱼᱚ ᱱᱚᱝᱠᱟᱧ ᱫᱮᱠᱷᱟᱣ ᱟᱯᱮ ᱠᱟᱱᱟ ᱛᱟᱵᱚᱱ ᱵᱟᱦᱨᱮ ᱠᱷᱚᱱ ᱜᱮ ᱟᱹᱰᱤ ᱩᱥᱩᱞᱟ ᱛᱚ ᱱᱚᱜᱼᱚ ᱱᱚᱝᱠᱟ ᱟᱹᱰᱤ ᱞᱮᱠᱟᱱ ᱯᱤᱠᱪᱚᱨ ᱠᱚ ᱢᱟᱱᱮ ᱛᱮᱭᱟᱨ ᱟᱠᱟᱫ ᱠᱚᱣᱟ ᱠᱚ ᱵᱚᱸᱜᱟ ᱠᱚ ᱟᱹᱰᱤ ᱰᱤᱥᱠᱳ ᱰᱤᱥᱠᱳ ᱠᱚ ᱛᱚ ᱩᱱᱟᱹᱜ ᱱᱟᱦᱟᱜ ᱠᱮᱢᱮᱨᱟ ᱨᱮ ᱵᱟᱠᱚ ᱧᱮᱞ ᱜᱚᱫᱚᱜ ᱠᱟᱱᱟ ᱡᱟᱦᱟᱸᱭ ᱵᱟᱰᱟᱭ ᱦᱚᱲ ᱫᱚ ᱚᱠᱟ ᱞᱮᱠᱟᱱ ᱵᱚᱸᱜᱟ ᱠᱚ ᱛᱮᱭᱟᱨ ᱟᱠᱟᱫ ᱠᱚᱣᱟ ᱚᱱᱟ ᱦᱚᱸᱵᱚᱱ ᱵᱟᱰᱟᱭ ᱜᱮᱭᱟ ᱛᱟᱵᱚᱱ ᱛᱚ ᱩᱱᱟᱹᱜ ᱫᱚ ᱱᱟᱦᱟᱜ ᱵᱟᱹᱧ ᱞᱟᱹᱭᱮᱫᱼᱟ ᱟᱹᱰᱤ ᱞᱮᱠᱟ ᱥᱤᱝᱨᱟᱹᱭ ᱠᱟᱹᱴᱤᱱ ᱦᱚᱸᱠᱚ ᱛᱮᱭᱟᱨ ᱟᱠᱟᱫ ᱠᱚᱣᱟ ᱵᱟᱰᱟᱭᱟᱵᱚᱱ ᱟᱨ ᱱᱚᱛᱮ ᱵᱷᱤᱛᱤᱨ ᱨᱮᱫᱚ ᱵᱚᱸᱜᱟ ᱵᱩᱨᱩ ᱠᱚ ᱢᱮᱱᱟᱜ ᱟᱠᱟᱫ ᱠᱚᱛᱟᱵᱚᱱ ᱛᱚ ᱵᱟᱦᱨᱮ ᱥᱮᱫ ᱠᱷᱚᱱ ᱜᱮ ᱠᱮᱢᱮᱨᱟᱭᱮᱫᱼᱟᱹᱧ ᱡᱩᱫᱤ ᱠᱮᱢᱮᱨᱟ ᱠᱚ ᱵᱟᱹᱲᱤᱡᱚᱜᱼᱟ ᱥᱚᱨᱤ ᱵᱚᱸᱜᱟ ᱵᱩᱨᱩ ᱠᱚᱴᱷᱮᱱ ᱦᱚᱸ

ᱟᱨ ᱱᱚᱛᱮ ᱞᱮ ᱫᱩᱲᱩᱵ ᱡᱤᱨᱟᱹᱣ ᱠᱟᱱᱟ ᱢᱟ ᱵᱷᱚᱬᱡᱟ ᱠᱚᱭᱚᱜ ᱧᱚᱜ ᱵᱤᱱ ᱱᱩᱠᱤᱱ ᱵᱟᱨᱭᱟ ᱰᱚᱵᱚᱞ ᱵᱷᱚᱬᱡᱟ ᱠᱟᱱᱟ ᱠᱤᱱ ᱰᱚᱵᱚᱞ ᱵᱷᱚᱬᱡᱟ ᱠᱟᱱᱟ ᱠᱤᱱ ᱪᱮᱫ ᱞᱮᱠᱟ ᱵᱤᱱ ᱵᱩᱡᱷᱟᱹᱣ ᱠᱮᱜᱼᱟ ᱯᱟᱛᱟ ᱦᱮᱸ ᱴᱷᱤᱠ ᱴᱷᱟᱠ ᱫᱷᱟᱨᱟ ᱜᱮ ᱮᱱᱡᱚᱭ ᱨᱟᱹᱥᱠᱟᱹ ᱮᱱᱡᱚᱭ ᱠᱮᱜᱼᱟ ᱪᱮ ᱵᱤᱱ ᱵᱟᱝ ᱢᱤᱫᱴᱟᱝ ᱦᱚᱲ ᱛᱟᱦᱮᱱ ᱯᱚᱠᱮᱴ ᱢᱟᱨᱮ ᱞᱮ ᱟᱫᱚ ᱵᱟᱭ ᱢᱟᱨ ᱞᱟ ᱞᱮ ᱦᱮᱡᱟ ᱵᱷᱚᱬᱡᱟ ᱤᱧᱟᱹᱜ ᱯᱚᱠᱮᱴ ᱥᱩᱨ ᱨᱮ ᱩᱱᱤ ᱛᱟᱦᱮᱱᱮ ᱴᱟᱨᱜᱮᱴᱤᱝ ᱠᱟᱱᱟ ᱯᱟᱞᱮ ᱱᱩᱠᱤᱱ ᱠᱤᱱ ᱧᱮᱞ ᱧᱮᱞ ᱟᱫᱮᱭᱟ ᱵᱤᱱ ᱪᱮ

ᱥᱟᱱᱟᱢ ᱠᱚᱜᱮ ᱢᱟ ᱢᱩᱪᱟᱹᱫ ᱨᱮ ᱵᱤᱫᱟᱹᱭ ᱡᱚᱦᱟᱨ᱾